ᱜᱟᱛᱮ ᱠᱚ ᱠᱟᱨᱟᱢ ᱵᱚᱸᱜᱟ ᱨᱮᱭᱟᱜ ᱫᱚᱥᱟᱨ ᱦᱟᱹᱴᱤᱧ ᱨᱮᱭᱟᱜ ᱠᱩᱠᱞᱤ ᱞᱟᱹᱱᱟᱹᱭ ᱞᱤᱧ ᱟᱹᱜᱩ ᱟᱠᱟᱫᱼᱟ ᱡᱚᱦᱟᱨ ᱜᱮ ᱤᱧ ᱜᱮ ᱥᱟᱠᱩᱞᱟ ᱥᱚᱨᱮᱱ ᱟᱯᱮ ᱯᱮ ᱧᱮᱞᱮᱫᱼᱟ ᱥᱟᱱᱛᱟᱲᱤ ᱡᱤ ᱠᱮ ᱤᱭᱩᱴᱩᱵᱽ ᱪᱮᱱᱮᱞ ᱨᱮ ᱫᱮᱞᱟ ᱛᱚᱵᱮ ᱜᱟᱛᱮ ᱵᱚᱱ ᱮᱦᱚᱵ ᱞᱮᱜᱮ ᱛᱮᱦᱮᱧᱟᱜ ᱠᱩᱠᱞᱤ ᱞᱟᱹᱱᱟᱹᱭ ᱛᱮᱦᱮᱧᱟᱜ ᱯᱩᱭᱞᱩ ᱠᱩᱠᱞᱤ ᱫᱚ ᱦᱩᱭᱩᱜ ᱠᱟᱱᱟ ᱠᱟᱹᱨᱢᱩ ᱫᱚ ᱚᱠᱟ ᱜᱟᱰᱟ ᱟᱲᱮ ᱨᱮᱭᱟᱜ ᱠᱟᱨᱟᱢ ᱫᱟᱨᱮ ᱨᱮᱭᱟᱜ ᱠᱟᱨᱟᱢ ᱰᱟᱹᱨᱮ ᱵᱚᱸᱜᱟ ᱞᱮᱫᱼᱟ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱥᱤᱛᱟᱹ ᱱᱟᱞᱟ ᱜᱟᱰᱟ ᱟᱲᱮ ᱨᱮ ᱛᱟᱦᱮᱸ ᱠᱟᱱ ᱠᱟᱨᱟᱢ ᱫᱟᱨᱮ ᱨᱮᱭᱟᱜ ᱠᱟᱨᱟᱢ ᱰᱟᱹᱨᱮ ᱵᱚᱸᱜᱟ ᱞᱮᱫᱼᱟ ᱫᱚᱥᱟᱨ ᱠᱩᱠᱞᱤ ᱫᱚ ᱦᱩᱭᱩᱜ ᱠᱟᱱᱟ ᱠᱟᱹᱨᱢᱩ ᱠᱟᱨᱟᱢ ᱜᱚᱸᱥᱟᱭ ᱠᱮ ᱫᱮᱵᱟ ᱥᱮᱵᱟᱭ ᱠᱟᱱ ᱚᱠᱛᱚ ᱨᱮ ᱩᱱᱤ ᱠᱟᱨᱟᱢ ᱵᱚᱸᱜᱟ ᱵᱟᱝᱢᱟ ᱰᱟᱹᱨ ᱛᱮᱫ ᱚᱠᱚᱭᱮ ᱦᱩᱨᱞᱟᱹ ᱜᱤᱰᱤ ᱠᱟᱫᱮᱭᱟ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱠᱟᱹᱨᱢᱩ ᱨᱮᱱ ᱵᱚᱭᱦᱟ ᱫᱷᱟᱹᱨᱢᱩ ᱚᱱᱟ ᱠᱟᱨᱟᱢ ᱰᱟᱹᱨ ᱫᱚᱭ ᱞᱮᱵᱽᱫᱟ ᱜᱤᱰᱤ ᱞᱮᱫᱼᱟ ᱛᱮᱥᱟᱨ ᱠᱩᱠᱞᱤ ᱫᱚ ᱦᱩᱭᱩᱜ ᱠᱟᱱᱟ ᱫᱷᱟᱹᱨᱢᱩ ᱠᱟᱨᱟᱢ ᱜᱚᱸᱥᱟᱭ ᱠᱮ ᱦᱩᱨᱞᱟᱹ ᱜᱤᱰᱤ ᱛᱟᱭᱚᱢ ᱠᱟᱨᱟᱢ ᱜᱚᱸᱥᱟᱭ ᱫᱚ ᱚᱠᱟᱨᱮ ᱛᱟᱦᱮᱸ ᱠᱟᱱᱟᱭ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱮᱭᱟᱭ ᱫᱚᱨᱭᱟ ᱯᱟᱨᱚᱢ ᱥᱚᱢᱟᱱᱚᱢ ᱫᱤᱥᱚᱢ ᱪᱟᱱᱫᱟᱱ ᱵᱩᱨᱩ ᱨᱮ ᱛᱟᱦᱮᱸ ᱠᱟᱱᱟᱭ ᱯᱩᱱ ᱱᱟᱢᱵᱟᱨ ᱠᱩᱠᱞᱤ ᱫᱚ ᱦᱩᱭᱩᱜ ᱠᱟᱱᱟ ᱠᱟᱹᱨᱢᱩ ᱫᱷᱟᱹᱨᱢᱩ ᱫᱚ ᱚᱠᱟ ᱯᱟᱹᱨᱤᱥ ᱨᱤᱱ ᱦᱚᱲ ᱠᱤᱱ ᱛᱟᱦᱮᱸ ᱠᱟᱱᱟ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱦᱟᱸᱥᱫᱟᱜ ᱯᱟᱹᱨᱤᱥ ᱨᱤᱱ ᱦᱚᱲ ᱠᱤᱱ ᱛᱟᱦᱮᱸ ᱠᱟᱱᱟ ᱢᱚᱬᱮ ᱱᱟᱢᱵᱟᱨ ᱠᱩᱠᱞᱤ ᱫᱚ ᱦᱩᱭᱩᱜ ᱠᱟᱱᱟ ᱠᱟᱹᱨᱢᱩ ᱫᱚ ᱪᱮᱫ ᱥᱟᱠᱟᱢ ᱛᱮ ᱛᱩᱢᱫᱟᱹᱜ ᱫᱚᱭ ᱵᱮᱱᱟᱣ ᱞᱮᱫᱼᱟ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱠᱟᱨᱟᱢ ᱥᱟᱠᱟᱢ ᱛᱮ ᱛᱩᱢᱫᱟᱹᱜ ᱫᱚᱭ ᱵᱮᱱᱟᱣ ᱞᱮᱫᱼᱟ ᱛᱩᱨᱩᱭ ᱱᱟᱢᱵᱟᱨ ᱠᱩᱠᱞᱤ ᱫᱚ ᱦᱩᱭᱩᱜ ᱠᱟᱱᱟ ᱠᱟᱨᱟᱢ ᱰᱟᱹᱨ ᱫᱚ ᱚᱠᱚᱭ ᱠᱚ ᱜᱚᱜ ᱦᱚᱪᱚ ᱠᱚᱣᱟ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱰᱟᱺᱜᱩᱣᱟᱹ ᱠᱚᱲᱟ ᱜᱤᱫᱟᱹᱨ ᱠᱚ ᱜᱚᱜ ᱦᱚᱪᱚ ᱠᱚᱣᱟ ᱮᱭᱟᱭ ᱱᱚᱢᱵᱚᱨ ᱵᱟᱝᱢᱟ ᱛᱮᱦᱮᱧᱟᱜ ᱢᱩᱪᱟᱹᱫ ᱠᱩᱠᱞᱤ ᱫᱚ ᱦᱩᱭᱩᱜ ᱠᱟᱱᱟ ᱠᱟᱨᱟᱢ ᱵᱚᱸᱜᱟ ᱫᱚ ᱚᱠᱟ ᱯᱚᱨᱚᱵᱽ ᱥᱟᱞᱟᱜ ᱛᱩᱞᱩᱡ ᱟᱠᱟᱱᱟ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱜᱚᱢᱦᱟ ᱯᱚᱨᱚᱵᱽ ᱥᱟᱞᱟᱜ ᱛᱩᱞᱩᱡ ᱟᱠᱟᱱᱟ ᱱᱚᱝᱠᱟ ᱜᱮ ᱱᱟᱣᱟ ᱱᱟᱣᱟ ᱵᱷᱤᱰᱤᱭᱳ ᱧᱮᱞ ᱥᱟᱱᱟᱭᱮᱫ ᱵᱚᱱ ᱠᱷᱟᱱ ᱤᱧᱟᱹᱜ ᱪᱮᱱᱮᱞ ᱥᱟᱵᱥᱠᱨᱟᱭᱤᱵᱽ ᱛᱟᱵᱚᱱ ᱯᱮ ᱟᱨ ᱵᱮᱞ ᱟᱭᱠᱚᱱ ᱚᱛᱟ ᱦᱚᱸ ᱟᱞᱚ ᱯᱮ ᱦᱤᱲᱤᱧᱟ ᱡᱟᱦᱟᱸ ᱪᱮ ᱤᱧ ᱵᱷᱤᱰᱤᱭᱳᱧ ᱟᱯᱞᱳᱰ ᱠᱮᱫ ᱠᱷᱟᱱ ᱟᱯᱮ ᱴᱷᱮᱱ ᱢᱟᱲᱟᱝ ᱥᱮᱴᱮᱨᱚᱜᱼᱟ ᱢᱟ ᱛᱚᱵᱮ ᱛᱮᱦᱮᱧ ᱫᱚ ᱱᱤᱱᱟᱹᱜ ᱜᱮ